ᱦᱮᱞᱳ ᱵᱚᱭᱦᱟ ᱠᱚ ᱡᱚᱦᱟᱨ ᱟᱨ ᱪᱮᱫ ᱞᱮᱠᱟ ᱢᱮᱱᱟᱜ ᱯᱮᱭᱟ ᱟᱯᱮ ᱠᱚ ᱤᱧ ᱢᱟ ᱵᱮᱥ ᱨᱮᱜᱮ ᱢᱤᱱᱟᱹᱧᱟ ᱟᱨ ᱱᱚᱝᱠᱟ ᱟᱹᱰᱤ ᱫᱤᱱ ᱵᱷᱤᱰᱤᱭᱳ ᱦᱚᱸ ᱵᱟᱹᱧ ᱵᱮᱱᱟᱣ ᱞᱮᱫᱼᱟ ᱪᱷᱟᱲᱵᱤᱲ ᱪᱷᱟᱲᱵᱤᱲ ᱵᱷᱤᱰᱤᱭᱳᱧ ᱵᱮᱱᱟᱣᱮᱫᱼᱟ ᱟᱨ ᱱᱚᱜᱼᱚ ᱱᱚᱝᱠᱟ ᱦᱮᱡᱛᱮ ᱱᱚᱜᱼᱚᱭ ᱫᱩᱲᱩᱵ ᱟᱠᱟᱱᱟ ᱟᱫᱚᱧ ᱵᱷᱤᱰᱤᱭᱳ ᱟᱹᱰᱤ ᱫᱤᱱ ᱵᱟᱹᱧ ᱵᱮᱱᱟᱣ ᱟᱠᱟᱫ ᱱᱚᱜᱼᱚᱭ ᱛᱮᱦᱮᱧ ᱵᱮᱱᱟᱣ ᱧᱚᱜ ᱞᱟᱹᱜᱤᱫ ᱠᱟᱹᱴᱤᱡ ᱥᱟᱱᱟᱢ ᱠᱚᱧ ᱧᱮᱞ ᱦᱚᱪᱚ ᱵᱚᱱᱟ ᱛᱟᱯᱚᱨᱮ ᱱᱚᱜᱼᱚ ᱱᱚᱝᱠᱟ ᱵᱚᱱ ᱧᱮᱞ ᱫᱟᱲᱮᱭᱟᱜ ᱠᱟᱱᱟ ᱱᱚᱜᱼᱚ ᱱᱚᱸᱰᱮ ᱩᱱᱠᱩ ᱢᱮᱨᱚᱢ ᱠᱚᱠᱚ ᱟᱹᱛᱤᱧ ᱠᱟᱱᱟ ᱚᱱᱟ ᱵᱟᱹᱫᱽ ᱨᱮ ᱛᱟᱞ ᱫᱟᱨᱮ ᱠᱚ ᱚᱸᱰᱮ ᱧᱮᱞᱚᱜ ᱠᱟᱱᱟ ᱛᱟᱯᱚᱨᱮ ᱱᱤᱛ ᱫᱚ ᱚᱱᱛᱮ ᱵᱚᱱ ᱪᱟᱞᱟᱣ ᱧᱚᱜᱚᱜᱼᱟ ᱚᱱᱟ ᱫᱟᱹᱛᱟᱹᱱᱤ ᱢᱟᱜ ᱵᱚᱱ ᱪᱟᱞᱟᱣ ᱧᱚᱜᱚᱜᱼᱟ ᱚᱱᱟ ᱠᱚᱨᱚᱧ ᱫᱟᱹᱛᱟᱹᱱᱤ ᱫᱮᱞᱟ ᱵᱚᱱ ᱪᱟᱞᱟᱣ ᱞᱮᱱᱜᱮ ᱚᱱᱟ ᱠᱚᱨᱚᱧ ᱫᱟᱹᱛᱟᱹᱱᱤ ᱵᱚᱱ ᱢᱟᱜ ᱟᱹᱜᱩᱭᱟ ᱤᱧ ᱪᱟᱞᱟᱜ ᱠᱟᱱᱟ ᱛᱟᱲᱟᱢ ᱟᱠᱟᱫ ᱟᱹᱧ ᱵᱟᱹᱫᱽ ᱵᱟᱹᱫᱽ ᱛᱮ ᱵᱚᱱ ᱧᱮᱞ ᱫᱟᱲᱮᱭᱟᱜ ᱠᱟᱱᱟ ᱱᱚᱝᱠᱟᱛᱮ ᱚᱱᱠᱟ ᱜᱚᱴᱟ ᱜᱮ ᱫᱟᱨᱮ ᱢᱮᱱᱟᱜᱼᱟ ᱛᱟᱞᱮ ᱫᱟᱨᱮ ᱠᱚ ᱟᱹᱰᱤ ᱡᱷᱟᱹᱞ ᱡᱷᱟᱹᱞ ᱫᱟᱨᱮ ᱢᱮᱱᱟᱜᱼᱟ ᱚᱱᱟ ᱵᱚᱱ ᱧᱮᱞ ᱫᱟᱲᱮᱭᱟᱜ ᱠᱟᱱᱟ

ᱢᱟᱫ ᱫᱟᱨᱮ ᱠᱚ ᱱᱚᱰᱮ ᱟᱹᱰᱤᱜᱟᱱ ᱢᱮᱱᱟᱜᱼᱟ ᱱᱚᱣᱟ ᱵᱟᱹᱧ ᱧᱮᱞ ᱫᱟᱲᱮᱭᱟᱜ ᱠᱟᱱᱟ ᱱᱚᱜᱼᱚ ᱱᱟᱧ ᱢᱟᱜ ᱟᱠᱟᱫᱼᱟ ᱟᱫᱚ ᱚᱱᱟ ᱫᱚᱧ ᱢᱟᱜ ᱥᱟᱹᱨᱤᱭᱟ ᱱᱤᱛ ᱫᱚ

ᱱᱚᱜᱼᱚᱭ ᱢᱤᱫᱴᱮᱱ ᱢᱟᱜ ᱥᱟᱹᱨᱤᱡ ᱟᱠᱟᱜᱼᱟ ᱱᱚᱰᱮ ᱵᱟᱨᱭᱟ ᱵᱟᱨᱭᱟ ᱛᱮᱫᱚᱧ ᱢᱟᱜ ᱥᱟᱹᱨᱤᱡ ᱟᱠᱟᱜᱼᱟ ᱫᱮᱞᱟ ᱵᱚᱱ ᱧᱤᱫᱟᱹ ᱚᱲᱟᱜ ᱛᱮᱵᱚᱱ ᱪᱟᱞᱟᱣ ᱞᱮᱱ ᱜᱮ ᱛᱚᱵᱮ ᱵᱷᱤᱰᱤᱭᱳ ᱵᱷᱤᱰᱤᱭᱳ ᱫᱚ ᱡᱟᱹᱥᱛᱤ ᱵᱟᱹᱧ ᱡᱷᱟᱹᱞ ᱛᱮ ᱵᱟᱹᱧ ᱤᱫᱤᱭᱮᱫᱼᱟ ᱟᱫᱚ ᱵᱷᱤᱰᱤᱭᱳ ᱥᱟᱵᱥᱠᱨᱟᱭᱤᱵ ᱛᱟᱵᱚᱱ ᱯᱮ ᱡᱟᱫᱟ ᱡᱟᱫᱟ ᱥᱟᱵᱥᱠᱨᱟᱭᱤᱵ ᱯᱮ ᱟᱨ ᱞᱟᱭᱤᱠ ᱠᱟᱜ ᱯᱮ ᱵᱚᱭᱦᱟ ᱠᱚ ᱢᱟ ᱛᱚᱵᱮ ᱱᱚᱰᱮ ᱜᱮ ᱵᱷᱤᱰᱤᱭᱳ ᱫᱚᱧ ᱢᱩᱪᱟᱹᱫᱮᱜᱼᱟ ᱛᱚ ᱡᱚᱦᱟᱨ ᱜᱮ